ᱮᱛᱚᱦᱚᱵ ᱠᱟᱛᱮ ᱯᱟᱹᱨᱥᱤ ᱥᱤᱧ ᱪᱟᱸᱫᱚ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱯᱟᱸᱡᱟ ᱯᱚᱨᱟᱭᱱᱤ ᱨᱮ ᱞᱟᱥᱟᱬᱦᱮᱫ ᱡᱚᱦᱟᱨ ᱱᱚᱣᱟ ᱡᱚᱦᱟᱨ ᱛᱚᱸᱜᱮ ᱛᱟᱦᱮᱱ ᱠᱟᱱᱟ ᱴᱨᱟᱭᱵᱮᱞ ᱠᱟᱞᱪᱟᱨᱟᱞ ᱥᱳᱥᱟᱭᱴᱤ ᱴᱟᱴᱟ ᱥᱴᱤᱞ ᱫᱤᱥᱚᱢ ᱡᱟᱦᱮᱨ ᱠᱚᱨᱚᱱᱰᱤ ᱯᱟᱥᱴᱟ ᱥᱮᱫ ᱠᱷᱚᱱ ᱡᱟᱦᱟᱸ ᱜᱮ ᱢᱟᱪᱮᱫ ᱢᱟᱹᱱᱤ ᱢᱟᱪᱮᱫ ᱵᱚ ᱥᱮᱴᱮᱨ ᱟᱠᱟᱱ ᱛᱮᱦᱮᱧ ᱜᱩᱨᱩ ᱜᱚᱢᱠᱮᱭᱟᱜ ᱛᱷᱟᱱ ᱛᱮ ᱜᱩᱨᱩ ᱜᱚᱢᱠᱮᱭᱟᱜ ᱡᱟᱱᱟᱢ ᱟᱹᱛᱩ ᱫᱤᱥᱚᱢ ᱛᱮ ᱱᱚᱣᱟ ᱛᱷᱟᱱ ᱱᱤᱛᱚᱝ ᱡᱟᱦᱟᱸ ᱟᱹᱛᱩ ᱱᱤᱛᱚᱝ ᱡᱟᱦᱟᱸ ᱴᱷᱟᱶ ᱨᱮ ᱢᱮᱱᱟᱜ ᱵᱚᱱᱟ ᱱᱚᱣᱟ ᱴᱷᱟᱶ ᱫᱚ ᱜᱩᱨᱩ ᱜᱚᱢᱠᱮ ᱛᱟᱹᱠᱤᱱᱟᱜ ᱠᱩᱞᱦᱤ ᱨᱮᱭᱟᱜ ᱮᱛᱚᱦᱚᱵ ᱪᱷᱚᱠ ᱠᱷᱚᱱ ᱱᱟᱥᱮ ᱥᱟᱺᱜᱤᱧ ᱠᱷᱟᱱ ᱜᱮ ᱠᱩᱞᱦᱤ ᱨᱮᱱᱟᱝ ᱮᱛᱚᱦᱚᱵ ᱛᱚᱸᱜᱮ ᱟᱠᱟᱱᱟ ᱱᱤᱛᱚᱝ ᱡᱟᱦᱟᱸ ᱱᱚᱣᱟ ᱢᱩᱴᱷᱟᱹᱱ ᱵᱚ ᱧᱮᱞᱮᱜᱼᱟ ᱱᱚᱰᱮ ᱱᱚᱣᱟ ᱢᱩᱴᱷᱟᱹᱱ ᱫᱚ ᱜᱩᱨᱩ ᱜᱚᱢᱠᱮ ᱛᱟᱹᱠᱤᱱᱟᱜ ᱢᱩᱴᱷᱟᱹᱱ ᱠᱟᱱᱟ ᱟᱨ ᱱᱚᱣᱟ ᱢᱩᱴᱷᱟᱹᱱ ᱫᱤᱥᱟᱹᱭ ᱩᱫᱩᱜ ᱟᱵᱚᱱ ᱠᱟᱱᱟ ᱱᱚᱰᱮ ᱠᱷᱚᱱ ᱜᱮ ᱮᱦᱚᱵ ᱮᱱᱟ ᱰᱟᱦᱟᱨ ᱫᱚ ᱠᱩᱞᱦᱤ ᱫᱚ ᱟᱨ ᱱᱚᱣᱟ ᱞᱮᱠᱟᱛᱮ ᱱᱟᱦᱟᱜ ᱱᱤᱛᱚᱝ ᱟᱵᱚ ᱡᱟᱦᱟᱸ ᱛᱤᱱᱟᱹᱜ ᱜᱮ ᱢᱟᱪᱮᱫ ᱢᱟᱹᱱᱤ ᱢᱟᱪᱮᱫ ᱠᱚ ᱢᱮᱱᱟᱜ ᱵᱚᱱᱟ ᱥᱟᱱᱟᱢ ᱠᱚᱜᱮ ᱜᱩᱨᱩ ᱵᱟᱹᱠᱩᱞ ᱛᱮ ᱜᱩᱨᱩ ᱰᱮᱨᱟ ᱛᱮ ᱜᱩᱨᱩ ᱚᱲᱟᱜ ᱛᱮ ᱥᱮᱱ ᱠᱟᱛᱮ ᱟᱹᱠᱤᱱᱟᱜ ᱡᱟᱭ ᱞᱮᱠᱟᱱᱟᱜ ᱡᱮᱛᱮ ᱞᱮᱠᱟᱱᱟᱜ ᱟᱵᱚ ᱧᱮᱞ ᱧᱮᱞ ᱛᱚᱞᱟᱥ ᱠᱟᱛᱮ ᱤᱱᱟᱹ ᱛᱟᱭᱚᱢ ᱠᱟᱹᱯᱤ ᱵᱩᱨᱩ ᱵᱟᱢᱟ ᱜᱩᱨᱩ ᱫᱚᱨᱥᱚᱱ ᱥᱮᱫ ᱵᱚ ᱨᱮᱞᱟᱣ ᱤᱫᱤᱜᱼᱟ ᱢᱮᱱᱛᱮ ᱡᱚᱥ ᱫᱚᱭ ᱩᱫᱩᱜᱮᱜᱼᱟ ᱫᱮᱢᱟ ᱫᱚᱦᱲᱟ ᱛᱮ ᱥᱟᱱᱟᱢ ᱠᱚᱦᱚᱸ ᱥᱟᱱᱟᱢ ᱦᱚᱲ ᱯᱟᱥᱴᱟ ᱥᱮᱫ ᱠᱷᱚᱱ ᱤᱧ ᱯᱟᱥᱴᱟ ᱥᱮᱫ ᱠᱷᱚᱱ ᱞᱟᱥᱟᱬᱦᱮᱫ ᱡᱚᱦᱟᱨ

ᱛᱚ ᱥᱟᱯᱲᱟᱣ ᱯᱮ ᱡᱟᱹᱛᱩᱨ ᱨᱟᱦᱟᱛᱮ ᱦᱤᱛᱟᱹᱞ ᱵᱚ ᱚᱬᱦᱮᱭᱟ ᱱᱟᱜ ᱱᱚᱰᱮ ᱚᱱᱟ ᱞᱟᱦᱟᱨᱮ ᱛᱚ ᱡᱮᱞᱮᱠ ᱱᱮᱭᱟ ᱮᱱᱟᱝ ᱡᱟᱦᱟᱸ ᱞᱮᱠᱟ ᱵᱚ ᱢᱮᱱᱮᱫ ᱛᱟᱦᱮᱸ ᱧᱮᱞ ᱟᱹᱜᱩ ᱚᱱᱟ ᱵᱟᱹᱠᱷᱩᱞ ᱵᱟᱹᱠᱷᱩᱞ ᱡᱚᱠᱷᱚᱱ ᱵᱚ ᱵᱚᱞᱚᱱ ᱠᱟᱱᱟ ᱩᱱ ᱵᱮᱲᱟ ᱨᱮᱫᱚ ᱚᱱᱮ ᱯᱮᱨᱮᱡ ᱥᱮᱫᱩᱱ ᱥᱩᱯᱟᱹᱲᱤ ᱚᱸᱰᱮᱱᱟᱜ ᱫᱟᱜ ᱛᱮᱵᱚ ᱡᱟᱹᱛᱤ ᱛᱮᱞᱟᱭᱮᱱᱟ ᱢᱮᱱ ᱞᱮᱠᱷᱟᱱ ᱫᱚ ᱡᱟᱦᱟᱸ ᱞᱮᱠᱟᱱᱟᱜ ᱜᱮᱵᱚ ᱞᱮᱵᱮᱫ ᱞᱟᱜ ᱵᱟᱝᱠᱷᱟᱱ ᱫᱷᱩᱲᱤ ᱛᱟᱭ ᱞᱚᱥᱚᱫ ᱛᱟᱭ ᱚᱱᱟ ᱠᱚᱵᱚ ᱥᱩᱥᱟᱹᱨᱮᱱᱟ ᱤᱱᱟᱹ ᱛᱟᱭᱚᱢ ᱛᱮ ᱵᱟᱹᱠᱷᱩᱞ ᱵᱚ ᱵᱚᱞᱚ ᱦᱮᱡ ᱮᱱᱟ ᱵᱚᱞᱚ ᱦᱮᱡ ᱠᱟᱛᱮᱱ ᱟᱹᱠᱤᱱᱤᱡ ᱢᱟᱨᱟᱝ ᱠᱤᱢᱤᱱ ᱡᱟᱦᱟᱸ ᱡᱮ ᱟᱭᱳ ᱟᱭᱳ ᱦᱚᱲ ᱛᱤᱠᱤᱱᱮ ᱚᱰᱚᱠ ᱞᱮᱱᱟ ᱠᱤᱱ ᱩᱱᱤ ᱵᱚ ᱡᱚᱦᱟᱨ ᱧᱚᱜ ᱟᱫ ᱫᱮᱭᱟ ᱤᱱᱟᱹ ᱛᱟᱭᱚᱢ ᱛᱮ ᱱᱚᱛᱮ ᱵᱚ ᱯᱟᱨᱚᱢ ᱦᱮᱡ ᱟᱠᱟᱱᱟ ᱯᱟᱨᱚᱢ ᱦᱮᱡ ᱠᱟᱛᱮ ᱱᱚᱜᱼᱚᱭ ᱛᱟᱵᱚ ᱠᱩᱸᱡ ᱟᱨ ᱠᱩᱸᱡ ᱠᱷᱚᱱ ᱱᱚᱰᱮ ᱢᱟ ᱱᱟᱦᱟᱜ ᱱᱚᱜᱼᱚᱭ ᱱᱚᱣᱟ ᱡᱟᱦᱟᱸ ᱴᱷᱟᱶ ᱨᱮ ᱱᱤᱛᱚᱝ ᱢᱮᱱᱟᱜ ᱵᱚᱱᱟ ᱱᱚᱜᱼᱚᱭ ᱱᱚᱣᱟ ᱫᱚ ᱚᱱᱮ ᱚᱱᱟ ᱥᱤᱧ ᱫᱟᱨᱮ ᱠᱟᱱᱟ ᱱᱚᱣᱟ ᱧᱮᱞ ᱢᱟ ᱱᱟᱦᱟᱜ ᱥᱤᱧ ᱫᱟᱨᱮ ᱠᱟᱱᱟ ᱱᱚᱜᱼᱚᱭ ᱱᱚᱣᱟ ᱥᱤᱧ ᱫᱟᱨᱮ ᱱᱚᱜᱼᱚᱭ ᱱᱚᱣᱟ ᱥᱤᱧ ᱫᱟᱨᱮ ᱜᱮ ᱱᱟᱦᱟᱜ ᱟᱹᱠᱤᱱᱟᱜ ᱢᱩᱲᱩᱫ ᱥᱮᱠᱤ ᱫᱚ ᱢᱩᱲᱩᱫ ᱥᱮᱠᱤ ᱫᱚ ᱢᱮᱱᱮᱫ ᱫᱚ ᱪᱮᱫ ᱞᱮᱠᱟ ᱵᱚ ᱩᱭᱦᱟᱹᱨᱮᱜᱼᱟ ᱡᱮ ᱱᱚᱣᱟ ᱯᱟᱥᱴᱟ ᱠᱷᱚᱱ ᱡᱚᱠᱷᱚᱱ ᱠᱤᱱ ᱦᱮᱡ ᱮᱱᱟ ᱞᱚᱴᱟ ᱥᱟᱵ ᱠᱟᱛᱮ ᱟᱫᱚ ᱱᱚᱜᱼᱚᱭ ᱱᱚᱣᱟ ᱫᱟᱨᱮ ᱨᱮᱜᱮ ᱠᱤᱱ ᱴᱮᱸᱰᱟᱨ ᱮᱱᱟ ᱱᱚᱣᱟ ᱫᱟᱨᱮ ᱨᱮ ᱴᱮᱸᱰᱟᱨ ᱮᱱᱟ ᱠᱤᱱ ᱟᱫᱚ ᱚᱱᱟ ᱴᱮᱸᱰᱟᱨ ᱨᱮᱜᱮ ᱱᱟᱦᱟᱜ ᱡᱤᱣᱤ ᱵᱟᱹᱛᱤ ᱫᱚ ᱛᱟᱹᱠᱤᱱ ᱩᱱ ᱫᱚ ᱦᱚᱯᱚᱱ ᱜᱮ ᱛᱟᱦᱮᱸ ᱠᱟᱱᱟ ᱩᱱ ᱡᱚᱛᱚ ᱦᱚᱯᱚᱱ ᱜᱮ ᱛᱟᱦᱮᱸ ᱞᱮᱱᱟ ᱱᱚᱣᱟ ᱫᱟᱨᱮ ᱫᱚ ᱛᱚ ᱱᱮᱰᱮᱱᱟᱜ ᱫᱷᱟᱹᱨᱤᱡ ᱫᱚ ᱱᱟᱦᱟᱜ ᱱᱮᱜᱼᱮ ᱱᱤᱭᱟᱹ ᱫᱚ ᱚᱱᱟ ᱵᱟᱠᱷᱨᱟ ᱛᱮᱫᱚ

ᱡᱟᱦᱟᱸ ᱛᱤᱱᱟᱹᱜ ᱜᱮ ᱟᱵᱚ ᱢᱟᱪᱮᱫ ᱠᱚᱵᱚ ᱦᱮᱡ ᱥᱟᱢᱴᱟᱣ ᱟᱠᱟᱱ ᱴᱨᱟᱭᱵᱮᱞ ᱠᱟᱞᱪᱟᱨᱟᱞ ᱥᱳᱥᱟᱭᱴᱤ ᱴᱟᱴᱟ ᱥᱴᱤᱞ ᱫᱤᱥᱚᱢ ᱡᱟᱦᱮᱨ ᱠᱚᱨᱚᱱᱰᱤ ᱯᱟᱥᱴᱟ ᱥᱮᱫ ᱠᱷᱚᱱ ᱥᱟᱱᱟᱢ ᱢᱟᱪᱮᱫ ᱢᱟᱹᱱᱤ ᱢᱟᱪᱮᱫ ᱠᱚ ᱫᱚᱦᱲᱟ ᱛᱮ ᱤᱧᱟᱹᱜ ᱞᱟᱥᱟᱲᱦᱮᱫ ᱡᱚᱦᱟᱨᱤᱧ ᱪᱟᱞᱟᱵᱚᱱ ᱠᱟᱱᱟ ᱱᱤᱛ ᱢᱮᱱᱫᱚ ᱡᱟᱦᱟᱸ ᱴᱷᱟᱶ ᱨᱮ ᱢᱮᱱᱟᱜ ᱵᱚᱱᱟ ᱱᱚᱣᱟ ᱴᱷᱟᱶ ᱨᱮᱱᱟᱜ ᱱᱟᱥᱮᱱᱟᱜ ᱤᱧ ᱫᱟᱹᱭᱠᱟᱹᱧ ᱮᱢᱟᱵᱚᱱ ᱠᱟᱱᱟ ᱱᱚᱣᱟ ᱫᱚ ᱚᱱᱟ ᱴᱷᱟᱶ ᱠᱟᱱᱟ ᱱᱚᱣᱟ ᱟᱦᱟᱨ ᱟᱲᱮ ᱠᱟᱱᱟ ᱟᱨ ᱱᱚᱣᱟ ᱟᱦᱟᱨ ᱟᱲᱮ ᱫᱚ ᱟᱹᱰᱤ ᱞᱟᱥᱟᱬᱦᱮᱫ ᱟᱲᱮ ᱠᱟᱱᱟ ᱛᱟᱵᱚ ᱢᱮᱱ ᱱᱚᱣᱟ ᱴᱷᱟᱶ ᱫᱚ ᱟᱹᱰᱤ ᱞᱟᱥᱟᱬᱦᱮᱫ ᱜᱮᱭᱟ ᱞᱟᱥᱟᱬᱦᱮᱫ ᱱᱚᱣᱟ ᱠᱷᱟᱹᱛᱤᱨ ᱛᱮ ᱡᱮ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱡᱚᱠᱷᱚᱱ ᱪᱤᱠᱤ ᱨᱮᱱᱟᱝ ᱮ ᱪᱟᱨᱪᱟᱭᱮᱫ ᱛᱟᱦᱮᱱ ᱪᱤᱠᱤ ᱨᱮᱱᱟᱝ ᱮ ᱜᱚᱲᱦᱚᱱᱮᱫ ᱛᱟᱦᱮᱱ ᱯᱚᱛᱚᱵ ᱠᱚ ᱢᱤᱫᱴᱟᱝ ᱛᱟᱭᱚᱢ ᱢᱤᱫᱴᱟᱝ ᱚᱞ ᱟᱠᱟᱨ ᱛᱮ ᱩᱫᱩᱜ ᱥᱚᱫᱚᱨᱮᱫ ᱛᱟᱦᱮᱱ ᱵᱟᱝᱢᱟ ᱞᱟᱪᱷᱟᱨᱮ ᱴᱩᱰᱟᱹᱜ ᱫᱚᱦᱚᱭᱮᱫ ᱛᱟᱦᱮᱱ ᱱᱚᱜᱼᱚᱭ ᱱᱚᱣᱟ ᱴᱷᱟᱶ ᱨᱮᱜᱮ ᱢᱮᱱᱟᱜ ᱵᱚᱱᱟ ᱛᱚ ᱟᱨ ᱱᱟᱥᱮᱱᱟᱜ ᱢᱤᱫ ᱞᱟᱯᱷᱟᱝ ᱵᱚ ᱞᱟᱦᱟ ᱞᱮᱱᱠᱷᱟᱱ ᱵᱚ ᱧᱟᱢ ᱫᱟᱲᱮᱭᱟᱜᱼᱟ ᱟᱹᱠᱤᱱᱟᱜ ᱰᱮᱨᱟ ᱥᱤᱛᱩᱝ ᱫᱤᱱ ᱵᱮᱲᱟ ᱨᱮᱭᱟᱜ ᱰᱮᱨᱟ ᱚᱱᱟ ᱫᱚ ᱟᱹᱣᱨᱤ ᱵᱚ ᱥᱮᱴᱮᱨᱚᱜᱼᱟ ᱢᱮᱱ ᱫᱚ ᱱᱤᱛᱚᱝ ᱫᱚ ᱚᱱᱟ ᱴᱷᱟᱶ ᱨᱮ ᱢᱮᱱᱟᱜ ᱠᱤᱱᱟ ᱢᱮᱱᱟᱜ ᱵᱚᱱᱟ ᱡᱟᱦᱟᱸ ᱴᱷᱟᱶ ᱨᱮ ᱡᱤᱣᱤ ᱵᱟᱹᱛᱤ ᱤᱬᱤᱡ ᱮᱱ ᱛᱟᱭᱚᱢ ᱟᱹᱠᱤᱱ ᱚᱲᱟᱜ ᱫᱩᱣᱟᱹᱨ ᱟᱠᱟᱫ ᱠᱤᱱᱟ ᱠᱚ ᱟᱨ ᱟᱹᱠᱤᱱ ᱥᱟᱶᱛᱮ ᱡᱩᱛᱤᱱ ᱛᱟᱹᱠᱤᱱ ᱡᱮ ᱜᱩᱨᱩ ᱟᱭᱳ ᱛᱟᱹᱠᱤᱱ ᱡᱟᱦᱟᱸ ᱡᱟᱦᱟᱸ ᱩᱱᱠᱤᱱ ᱡᱩᱨᱤ ᱛᱮ ᱡᱷᱚᱢᱯᱟ ᱛᱮ ᱱᱚᱰᱮ ᱡᱚᱲ ᱛᱮ ᱥᱤᱫᱷᱚ ᱟᱠᱟᱱ ᱞᱮᱠᱟ ᱫᱷᱤᱨᱤ ᱜᱟᱲ ᱞᱮᱠᱟ ᱛᱮ ᱠᱚ ᱜᱟᱲ ᱟᱠᱟᱫ ᱠᱚᱣᱟ ᱠᱚ ᱟᱨ ᱚᱱᱟ ᱜᱟᱲ ᱨᱮᱜᱮ ᱟᱵᱚ ᱫᱚ ᱱᱤᱛᱚᱝ ᱢᱮᱱᱟᱜ ᱵᱚᱱᱟ ᱢᱮᱱ ᱫᱚ ᱜᱟᱱᱚᱜᱼᱟ ᱱᱚᱰᱮ ᱠᱷᱚᱱ ᱡᱟᱦᱟᱸ ᱥᱟᱢᱟᱝ ᱯᱟᱥᱴᱟ ᱥᱟᱢᱟᱝ ᱯᱟᱥᱴᱟ ᱯᱟᱪᱮ ᱯᱟᱥᱴᱟ ᱱᱚᱛᱮ ᱫᱚ ᱛᱟᱦᱮᱱ ᱠᱟᱱᱟ ᱠᱚᱧᱮ ᱯᱟᱥᱴᱟ ᱮᱛᱚᱢ ᱯᱟᱥᱴᱟ ᱱᱚᱛᱮ ᱫᱚ ᱛᱟᱦᱮᱱ ᱠᱟᱱᱟ ᱠᱚᱧᱮ ᱯᱟᱥᱴᱟ ᱟᱵᱚ ᱱᱚᱣᱟ ᱫᱤᱥᱟᱹ ᱥᱮᱦᱮᱫ ᱨᱮᱱᱟᱝ ᱡᱩᱫᱤ ᱵᱚ ᱛᱚᱞᱟᱥᱟ ᱥᱮᱦᱮᱫ ᱞᱮᱠᱟ ᱛᱮᱫᱚ ᱪᱟᱸᱫᱚ ᱨᱟᱠᱟᱵ ᱯᱟᱥᱴᱟ ᱡᱟᱦᱟᱸ ᱵᱚ ᱢᱮᱱᱟ ᱥᱟᱢᱟᱝ ᱯᱟᱥᱴᱟ ᱨᱮᱫᱚ ᱜᱩᱨᱩ ᱵᱟᱵᱟ ᱛᱤᱠᱤᱱᱟᱜ ᱴᱷᱟᱶ ᱠᱟᱱᱟ ᱟᱨ ᱪᱟᱸᱫᱚ ᱦᱟᱹᱥᱩᱨ ᱯᱟᱥᱴᱟ ᱫᱚ ᱟᱭᱳ ᱛᱤᱠᱤᱱᱟᱜ ᱴᱷᱟᱶ ᱠᱟᱱᱟ ᱚᱱᱠᱟᱜᱮ ᱡᱩᱨᱤᱛᱮ ᱡᱚᱢᱯᱟᱛᱮ ᱱᱚᱣᱟ ᱴᱷᱟᱶ ᱨᱮᱫᱚ ᱱᱤᱛᱚᱝ ᱟᱹᱠᱤᱱᱟᱜ ᱜᱟᱲ ᱨᱮ ᱜᱟᱲ ᱡᱟᱯᱟᱜ ᱨᱮ ᱟᱵᱚ ᱫᱚᱵᱚ ᱛᱤᱸᱜᱩ ᱟᱠᱟᱱᱟ ᱫᱮᱢᱟ ᱥᱟᱱᱟᱢ ᱠᱚ ᱫᱚᱦᱲᱟ ᱛᱮ ᱡᱚᱦᱟᱨ